ᱤᱧᱜᱮ ᱵᱷᱚᱸᱡᱽ ᱠᱚᱪᱟ ᱡᱷᱟᱨᱠᱟᱸᱰ ᱡᱟᱯᱟᱜ ᱠᱟᱨᱟᱢ ᱪᱷᱟᱹᱭᱞᱟᱹᱜ ᱨᱟᱛᱟ ᱠᱚᱲᱟ ᱥᱩᱨᱟᱹᱭ ᱵᱟᱥᱠᱮ ᱵᱟᱰᱚᱦᱤ ᱟᱯᱮ ᱠᱚ ᱛᱟᱞᱟᱛᱮ ᱛᱮᱦᱮᱧ ᱤᱸᱰᱚᱨ ᱜᱚᱸᱰᱚᱨ ᱡᱷᱚᱨ ᱡᱷᱩᱨᱤ ᱵᱟᱦᱟ ᱞᱮᱠᱟᱧ ᱥᱟᱡᱟᱣ ᱥᱟᱯᱲᱟᱣ ᱠᱮᱫᱼᱟ ᱢᱤᱫ ᱥᱟᱭᱨᱤ ᱚᱱᱚᱬᱦᱮᱸ ᱟᱨ ᱚᱱᱟ ᱚᱱᱚᱬᱦᱮᱸ ᱨᱮᱱᱟᱜ ᱧᱩᱛᱩᱢ ᱫᱚ ᱦᱩᱭᱩᱜ ᱠᱟᱱᱟ ᱜᱤᱫᱽᱨᱟᱹ ᱚᱠᱛᱚ ᱫᱮᱞᱟ ᱛᱚᱵᱮ ᱡᱚᱛᱚ ᱠᱚᱛᱮ ᱜᱮᱵᱚᱱ ᱟᱸᱡᱚᱢ ᱥᱟᱸᱜᱮ ᱞᱮᱜᱮ ᱨᱟᱹᱥᱠᱟᱹ ᱡᱤᱵᱚᱱ ᱫᱚ ᱜᱤᱫᱽᱨᱟᱹ ᱵᱮᱲᱟ ᱜᱮ ᱱᱮᱛᱟᱨ ᱦᱚᱸ ᱦᱩᱱᱟᱹᱝ ᱵᱚᱱ ᱛᱟᱦᱮᱱ ᱜᱚᱲᱚᱢ ᱦᱟᱲᱟᱢ ᱜᱚᱲᱚᱢ ᱵᱩᱰᱷᱤ ᱥᱩᱨ ᱨᱮᱵᱚ ᱜᱷᱚᱭᱞᱮ ᱮᱦᱮᱱ ᱜᱚᱦᱮᱱ ᱠᱩᱞᱦᱤ ᱵᱟᱹᱞᱤ ᱨᱮ ᱦᱟᱥᱟ ᱫᱷᱩᱲᱤ ᱠᱚᱨᱮ ᱜᱷᱟᱱᱮ ᱵᱚᱱ ᱮᱱᱮᱡ ᱡᱚᱝ ᱦᱟᱥᱟ ᱵᱮᱱᱟᱣ ᱴᱩᱠᱩᱡ ᱜᱤᱛᱤᱞ ᱵᱟᱹᱞᱤ ᱪᱟᱣᱞᱮ ᱡᱷᱤᱱᱩᱠ ᱯᱟᱹᱭᱞᱟᱹ ᱛᱮᱵᱚᱱ ᱥᱚᱝ ᱞᱮᱸᱜᱟ ᱛᱤᱨᱮ ᱴᱷᱮᱸᱜᱟ ᱡᱚᱡᱚᱢ ᱛᱤᱨᱮ ᱴᱟᱭᱟᱨ ᱜᱩᱰᱨᱟᱹᱣ ᱟᱛᱮ ᱵᱚᱱ ᱜᱟᱹᱰᱤ ᱫᱟᱠᱟ ᱡᱚᱢ ᱦᱚᱢ ᱦᱤᱲᱤᱧ ᱫᱟᱜ ᱧᱩ ᱦᱚᱢ ᱵᱟᱹᱜᱤ ᱨᱟᱹᱥᱠᱟᱹ ᱵᱩᱡᱷᱟᱹᱣ ᱟᱹᱰᱤ ᱟᱹᱰᱤ ᱜᱤᱛᱤᱞ ᱠᱩᱢᱵᱟᱹ ᱫᱚ ᱛᱟᱵᱚ ᱚᱲᱟᱜ ᱫᱩᱣᱟᱹᱨ ᱛᱟᱦᱮᱸᱫ ᱥᱟᱠᱟᱢ ᱨᱤᱱ ᱫᱚ ᱵᱟᱹᱦᱩ ᱡᱟᱶᱟᱭ ᱦᱟᱥᱟ ᱨᱮ ᱛᱟᱯ ᱛᱟᱥᱟᱫ ᱜᱷᱟᱥ ᱡᱩᱵᱷᱤ ᱵᱟᱹᱭᱦᱟᱹᱲ ᱫᱚ ᱛᱤᱨᱯᱤ ᱫᱟᱜ ᱛᱮᱜᱮ ᱥᱟᱶᱟᱭ ᱪᱟᱯᱚᱞ ᱜᱮᱫ ᱠᱟᱛᱮ ᱪᱟᱠᱟ ᱫᱚᱵᱚᱱ ᱵᱮᱱᱟᱣ ᱢᱟᱹᱪᱤᱥ ᱰᱟᱵᱟ ᱛᱮᱫᱚ ᱜᱟᱹᱰᱤ ᱱᱟᱲᱠᱟ ᱦᱟᱥᱟ ᱵᱮᱱᱟᱣ ᱴᱩᱠᱩᱡ ᱪᱮᱞᱟᱝ ᱛᱟᱵᱚ ᱠᱩᱞᱦᱤ ᱵᱟᱹᱞᱤ ᱫᱟᱠᱟ ᱦᱟᱺᱰᱤ ᱠᱩᱞᱦᱤ ᱵᱟᱹᱞᱤ ᱨᱮ ᱠᱟᱰᱮᱡ ᱩᱠᱩ ᱮᱱᱮᱡ ᱞᱩᱴᱩ ᱯᱩᱸᱰᱩ ᱦᱚᱸ ᱵᱟᱝ ᱮᱢ ᱴᱷᱤᱠᱟᱹᱭᱟ ᱟᱭᱳᱭ ᱯᱟᱱᱛᱮ ᱢᱮᱭᱟ ᱵᱟᱵᱟᱭ ᱠᱷᱚᱡᱟᱨ ᱢᱮᱭᱟ ᱪᱚᱜᱽᱞᱟ ᱢᱚᱱᱮ ᱛᱟᱢ ᱪᱮᱠᱟ ᱠᱤᱱ ᱴᱷᱤᱠᱟᱹᱭᱟ ᱢᱮᱫ ᱟᱨᱟᱜᱚᱜ ᱫᱷᱟᱹᱵᱤᱡ ᱟᱦᱟᱨ ᱯᱩᱠᱷᱨᱤ ᱠᱚᱨᱮ ᱯᱟᱭᱨᱟᱜ ᱥᱟᱹᱨᱤ ᱜᱮ ᱜᱤᱫᱽᱨᱟᱹ ᱵᱮᱲᱟ ᱟᱭᱳᱭ ᱮᱜᱮᱨ ᱨᱮᱦᱚᱸ ᱵᱟᱵᱟᱭ ᱨᱩᱦᱤᱫ ᱨᱮᱦᱚᱸ ᱛᱟᱦᱮᱸ ᱱᱟᱵᱚ ᱚᱱᱦᱮᱲᱟ᱾ ᱵᱟᱲᱜᱮ ᱰᱚᱵᱷᱟᱜ ᱠᱚᱨᱮ ᱵᱟᱜᱽ ᱰᱩᱞᱩᱝ ᱠᱚᱛᱮ ᱵᱟᱹᱬᱥᱤ ᱠᱚᱣᱟ ᱵᱚᱱ ᱛᱟᱦᱮᱸᱫ ᱨᱚᱴᱮ ᱟᱥᱟᱲ ᱡᱟᱹᱯᱩᱫ ᱠᱚᱨᱮ ᱵᱤᱧ ᱠᱤᱫᱤᱧ ᱠᱚᱦᱚᱸ ᱵᱟᱝ ᱵᱚᱱ ᱵᱚᱛᱚᱨ ᱟᱠᱚ ᱢᱚᱴᱷᱮ ᱜᱚᱴᱟ ᱜᱟᱰᱟ ᱟᱲᱮ ᱜᱚᱴᱟ ᱢᱩᱸᱰᱩ ᱟᱲᱮ ᱥᱮᱸᱫᱽᱨᱟ ᱡᱚᱝ ᱫᱷᱤᱨᱤ ᱠᱟᱴᱠᱚᱢ ᱠᱚᱠᱚᱨ ᱥᱮᱸᱫᱽᱨᱟ ᱥᱟᱶᱛᱮ ᱥᱮᱛᱟᱜ ᱠᱷᱚᱱᱟᱜ ᱛᱟᱦᱮᱱ ᱦᱤᱨᱤᱭᱟᱜᱼᱟ ᱵᱚᱱ ᱰᱷᱩᱰᱨᱩ ᱢᱟᱛᱠᱚᱢ ᱦᱚᱭ ᱫᱟᱜ ᱡᱟᱹᱯᱩᱫ ᱠᱚᱨᱮ ᱫᱟᱹᱲ ᱥᱮᱱᱚᱜ ᱛᱟᱦᱮᱱ ᱵᱚᱱ ᱵᱟᱲᱜᱮ ᱞᱟᱛᱟᱨ ᱩᱞ ᱡᱚᱡᱚ ᱦᱟᱞᱟᱝ ᱦᱟᱹᱠᱩ ᱜᱚᱡ ᱞᱟᱹᱜᱤᱫ ᱠᱟᱹᱥᱤ ᱵᱚ ᱛᱩᱢᱟᱹᱞ ᱟᱹᱜᱩᱭ ᱴᱚᱨᱚᱰᱟᱝ ᱠᱚᱵᱚᱱ ᱜᱟᱞᱟᱝ ᱟᱹᱰᱤ ᱡᱩᱨ ᱜᱮᱵᱚ ᱪᱷᱩᱴᱟᱹᱣ ᱛᱟᱦᱮᱸᱫ ᱦᱚᱲᱟᱜ ᱩᱞ ᱟᱢᱵᱽᱲᱟ ᱠᱩᱢᱵᱽᱲᱩ ᱠᱩᱫ ᱵᱤᱞᱤ ᱛᱤᱭᱩᱜ ᱵᱚᱱ ᱥᱮᱱᱚᱜ ᱨᱮᱦᱚᱸ ᱛᱟᱦᱮᱸᱫ ᱵᱟᱵᱚᱱ ᱵᱚᱛᱚᱨ ᱟᱠᱚ ᱠᱩᱫ ᱡᱟᱹᱢᱵᱽᱲᱩ ᱠᱩᱲᱤ ᱜᱤᱫᱽᱨᱟᱹ ᱠᱚᱫᱚ ᱠᱷᱟᱯᱨᱟ ᱠᱮᱪᱟᱜ ᱠᱚᱛᱮ ᱮᱱᱮᱡ ᱟᱠᱚ ᱛᱟᱦᱮᱸᱫ ᱠᱤᱫ ᱠᱤᱫ ᱠᱚᱪᱟ ᱵᱟᱲᱜᱮ ᱠᱚᱨᱮ ᱥᱮᱱᱚᱜ ᱟᱠᱚ ᱛᱟᱦᱮᱸᱫ ᱥᱤᱨᱜᱤᱴᱤᱡ ᱵᱟᱱᱟᱱᱟᱹᱠᱤᱡ ᱟᱲᱟᱜ ᱥᱤᱫ ᱠᱚᱲᱟ ᱜᱤᱫᱽᱨᱟᱹ ᱠᱚᱫᱚ ᱠᱩᱞᱦᱤ ᱯᱤᱸᱰᱟᱹ ᱠᱚᱨᱮ ᱮᱱᱮᱡ ᱛᱟᱦᱮᱸᱫ ᱠᱚᱯᱤᱱ ᱵᱚᱴᱚᱢ ᱟᱭᱳ ᱵᱟᱵᱟ ᱦᱟᱜ ᱢᱟᱱᱟ ᱠᱟᱛᱷᱟ ᱠᱚᱫᱚ ᱠᱟᱛᱷᱟ ᱠᱚᱛᱮ ᱜᱮᱠᱚ ᱞᱚᱴᱚᱢ ᱠᱩᱲᱤ ᱜᱤᱫᱽᱨᱟᱹ ᱠᱚᱫᱚ ᱥᱟᱹᱣᱲᱤ ᱥᱟᱜᱟᱜ ᱠᱚᱛᱮ ᱜᱟᱞᱟᱝ ᱛᱟᱦᱮᱸᱫ ᱠᱚ ᱡᱚᱱᱚᱜ ᱠᱚᱲᱟ ᱜᱤᱫᱽᱨᱟᱹ ᱠᱚᱫᱚ ᱯᱩᱨᱩ ᱯᱩᱸᱜᱤ ᱛᱟᱠᱚ ᱫᱷᱩᱠᱟᱹᱣᱟᱠᱚ ᱜᱟᱱᱚᱜ ᱵᱟᱝ ᱜᱟᱱᱚᱜ ᱢᱟᱫᱟᱨ ᱥᱟᱠᱟᱢ ᱠᱚᱛᱮ ᱠᱩᱲᱤ ᱜᱤᱫᱽᱨᱟᱹ ᱠᱚᱫᱚ ᱯᱷᱩᱲᱩᱜ ᱯᱟᱛᱲᱟ ᱠᱚᱠᱚ ᱯᱟᱹᱴᱤ ᱵᱚᱛᱚᱞ ᱴᱷᱤᱯᱤ ᱠᱚᱛᱮ ᱵᱮᱱᱟᱣ ᱟᱠᱚ ᱛᱟᱦᱮᱸᱫ ᱩᱱᱠᱩ ᱫᱚ ᱫᱟᱠᱟ ᱵᱟᱹᱴᱤ᱾ ᱪᱟᱯᱴᱷᱟ ᱫᱷᱤᱨᱤ ᱠᱚᱛᱮ ᱜᱩᱞᱟᱹᱭ ᱫᱷᱤᱨᱤ ᱠᱚᱛᱮ ᱮᱱᱮᱡ ᱟᱠᱚ ᱞᱚᱠᱟ ᱜᱩᱴᱤ᱾ ᱚᱱᱟ ᱠᱚᱛᱮ ᱜᱮᱠᱚ ᱮᱱᱮᱡ ᱛᱟᱦᱮᱸᱫ ᱥᱮᱫᱟᱭ ᱞᱟᱸᱫᱟ ᱟᱛᱮ ᱦᱤᱴᱤ ᱦᱤᱴᱤ᱾ ᱟᱥᱟᱲ ᱫᱤᱱ ᱫᱚ ᱥᱮᱱᱚᱜ ᱟᱠᱚ ᱛᱟᱦᱮᱸᱫ ᱵᱟᱹᱫᱽ ᱵᱟᱹᱭᱦᱟᱹᱲ ᱠᱚᱨᱮ ᱜᱚᱸᱜᱷᱟ ᱦᱟᱞᱟᱝ, ᱞᱩᱠᱩᱭ ᱪᱤᱨᱩ ᱠᱟᱴᱠᱚᱢ, ᱠᱷᱟᱲᱟᱝ ᱪᱟᱨᱮᱡ ᱛᱮᱫᱚ ᱡᱚᱱᱚᱜ ᱠᱚ ᱛᱟᱦᱮᱸᱫ ᱠᱚ ᱜᱟᱞᱟᱝ᱾ ᱩᱰᱟᱹᱜ ᱜᱟᱹᱰᱤ ᱧᱮᱞᱛᱮ ᱜᱤᱫᱽᱨᱟᱹ ᱵᱮᱲᱟ ᱠᱚ ᱦᱟᱨᱞᱟᱭ, ᱦᱟᱱᱮ ᱦᱟᱱᱮ ᱩᱰᱟᱹᱜ ᱜᱟᱹᱰᱤ᱾ ᱚᱱᱟ ᱧᱮᱞ ᱛᱮᱦᱚᱸ ᱵᱩᱡᱷᱟᱹᱣ ᱟᱠᱚ ᱛᱟᱦᱮᱸᱫ ᱨᱟᱹᱥᱠᱟᱹ ᱫᱚ ᱟᱹᱰᱤ ᱟᱹᱰᱤ᱾ ᱜᱤᱫᱽᱨᱟᱹ ᱵᱮᱲᱟ ᱨᱮᱫᱚ ᱜᱤᱫᱽᱨᱟᱹ ᱠᱚᱲᱟ ᱠᱩᱲᱤ ᱡᱟᱦᱟᱸ ᱫᱟᱨᱮ ᱠᱚᱨᱮ ᱜᱮᱠᱚ ᱫᱮᱡᱚᱜ ᱰᱤᱴᱷᱟᱹᱣ ᱰᱷᱤᱢᱟᱹᱞᱤᱭᱟᱹ ᱩᱞᱴᱟᱹ ᱯᱷᱩᱞᱴᱟᱹ ᱠᱟᱹᱢᱤ ᱡᱟᱦᱟᱸ ᱛᱤᱱ ᱨᱮᱜᱮ ᱠᱚ ᱠᱷᱚᱡᱚᱜ ᱫᱟᱜ ᱡᱟᱹᱯᱩᱫ ᱠᱚᱨᱮ ᱠᱩᱞᱦᱤ ᱵᱩᱞᱟᱹᱱ ᱠᱚᱨᱮ ᱫᱟᱜ ᱨᱮᱠᱚ ᱞᱟᱜᱟᱭ ᱠᱟᱜᱚᱡᱽ ᱰᱷᱚᱸᱜᱟ ᱯᱩᱴᱩᱥ ᱡᱚᱫᱚ ᱜᱩᱞᱤ ᱴᱷᱟᱴᱷᱩ ᱠᱚ ᱴᱩᱴᱤ ᱵᱟᱹᱱᱫᱩᱠ ᱛᱟᱝ ᱛᱟᱠᱚ ᱫᱚ ᱢᱟᱫ ᱴᱷᱚᱸᱜᱟ ᱥᱤᱛᱩᱝ ᱫᱤᱱ ᱫᱚ ᱡᱚᱡᱚ ᱫᱟᱨᱮ ᱠᱚᱨᱮ ᱠᱷᱚᱱ ᱥᱟᱵ ᱠᱚᱣᱟ ᱠᱚ ᱨᱮᱨᱮᱧ ᱫᱟᱨᱮ ᱰᱟᱹᱨ ᱠᱚᱨᱮ ᱰᱷᱤᱞᱣᱟᱹᱝ ᱫᱚᱠᱚ ᱛᱚᱞᱟ ᱦᱟᱨᱞᱟ ᱠᱟᱛᱮ ᱠᱚ ᱥᱮᱨᱮᱧ ᱥᱟᱹᱨᱫᱤ ᱥᱤᱛᱩᱝ ᱠᱚᱲᱟ ᱜᱤᱫᱽᱨᱟᱹ ᱠᱚᱫᱚ ᱪᱮᱬᱮ ᱥᱮᱸᱫᱽᱨᱟ ᱠᱚ ᱥᱮᱱᱚᱜ ᱡᱷᱩᱞᱩᱢ ᱡᱷᱩᱞᱩᱢ ᱫᱟᱨᱮ ᱪᱮᱛᱟᱱ ᱪᱮᱬᱮ ᱦᱚᱯᱚᱱ ᱛᱤᱭᱩᱜ ᱠᱚ ᱟᱨᱦᱚᱸ ᱟᱹᱰᱤ ᱠᱚ ᱡᱩᱞᱩᱢ ᱦᱟᱲᱟᱢ ᱵᱩᱲᱦᱤ ᱥᱩᱨ ᱨᱮ ᱜᱤᱛᱤᱡ ᱠᱟᱛᱮ ᱥᱮᱫᱟᱭ ᱟᱸᱡᱚᱢ ᱟᱠᱚ ᱠᱩᱫᱩᱢ ᱠᱟᱹᱦᱱᱤ ᱮᱦᱚᱵ ᱜᱚᱫᱟ ᱠᱚ ᱠᱟᱹᱦᱱᱤ ᱛᱩᱭᱩ ᱠᱚ ᱯᱷᱩᱞ ᱠᱟᱛᱷᱟ ᱟᱨᱦᱚᱸ ᱦᱟᱰᱜᱟᱨ ᱨᱟᱡᱟ ᱠᱷᱤᱠᱲᱤ ᱨᱟᱹᱱᱤ ᱜᱤᱫᱽᱨᱟᱹ ᱫᱟᱵᱚᱱ ᱞᱟᱹᱜᱤᱫ ᱜᱤᱫᱽᱨᱟᱹ ᱫᱚᱠᱚ ᱢᱮᱛᱟ ᱠᱚ ᱫᱟᱬᱟᱱ ᱠᱟᱱᱟ ᱠᱚ ᱵᱟᱹᱵᱩ ᱚᱰᱜᱟᱨ ᱟᱞᱚᱯᱮ ᱫᱟᱬᱟᱱ ᱵᱮᱴᱟ ᱵᱩᱨᱩ ᱥᱮᱫ ᱫᱚ ᱱᱮᱛᱟᱨ ᱢᱮᱛᱟ ᱠᱚ ᱛᱟᱦᱮᱸᱫ ᱠᱚ ᱵᱟᱞᱚᱜ ᱟᱠᱟᱱᱟ ᱠᱚ ᱦᱟᱰᱜᱟᱨ ᱠᱚᱲᱟ ᱜᱤᱫᱽᱨᱟᱹ ᱫᱚᱠᱚ ᱮᱱᱮᱡᱼᱟ ᱛᱟᱦᱮᱸᱫ ᱴᱤᱨ ᱞᱟᱹᱴᱷᱩ ᱜᱩᱞᱤ ᱠᱩᱲᱤ ᱜᱤᱫᱽᱨᱟᱹ ᱫᱚᱠᱚ ᱮᱱᱮᱡᱼᱟ ᱛᱟᱦᱮᱸᱫ ᱠᱟᱵᱟᱰᱤ ᱦᱩᱰᱩᱜᱩᱰᱩ ᱛᱩᱞᱤ ᱛᱩᱞᱤ ᱜᱤᱫᱽᱨᱟᱹ ᱵᱮᱲᱟ ᱫᱚᱢ ᱛᱟᱦᱮᱱ ᱨᱟᱹᱥᱠᱟᱹ ᱨᱮ ᱯᱟᱞᱮᱱ ᱜᱤᱫᱽᱨᱟᱹ ᱵᱮᱲᱟ ᱫᱚ ᱨᱟᱹᱥᱠᱟᱹ ᱠᱚᱜᱮ ᱰᱮᱦᱮᱨᱟ ᱜᱤᱫᱽᱨᱟᱹ ᱜᱮ ᱦᱩᱱᱟᱹᱝ ᱵᱚᱱ ᱛᱟᱦᱮᱸ ᱠᱚᱜ ᱜᱤᱫᱽᱨᱟᱹ ᱡᱤᱵᱚᱱ ᱫᱚ ᱛᱤᱱᱟᱹᱜ ᱱᱟᱯᱟᱭ ᱪᱮᱦᱨᱟ ᱚᱠᱚᱭ ᱢᱮᱱ ᱠᱮᱫ ᱠᱟᱛᱷᱟ ᱛᱮ ᱢᱟᱨᱮ ᱠᱟᱛᱷᱟᱢ ᱩᱭᱦᱟᱹᱨ ᱞᱮᱠᱷᱟᱱ ᱟᱹᱰᱤ ᱨᱟᱹᱥᱠᱟᱹᱢ ᱵᱩᱡᱷᱟᱹᱣ ᱢᱟᱨᱟᱝ ᱞᱮᱱᱠᱷᱟᱱᱮᱢ ᱥᱚᱝᱥᱟᱨ ᱡᱟᱞᱟᱢ ᱛᱮᱢ ᱡᱷᱟᱹᱞᱤ ᱛᱟᱦᱮᱱᱟᱢ ᱥᱟᱹᱨᱤᱜᱮ ᱟᱹᱲᱡᱷᱟᱹᱣ ᱠᱟᱹᱴᱤᱡ ᱜᱮ ᱛᱟᱦᱮᱱ ᱵᱮᱲᱟ ᱨᱮᱫᱚ ᱵᱷᱤᱰᱤ ᱢᱮᱨᱚᱢ ᱦᱚᱯᱚᱱ ᱠᱚᱦᱚᱸ ᱟᱹᱰᱤ ᱱᱟᱯᱟᱭ ᱜᱮᱢ ᱧᱮᱞ ᱠᱚᱣᱟ᱾ ᱩᱱᱠᱩ ᱜᱮᱠᱚ ᱢᱟᱨᱟᱝ ᱞᱮᱱ ᱠᱷᱟᱱ ᱡᱚᱲᱟ ᱠᱚᱛᱮ ᱜᱚᱲᱟ ᱠᱚᱨᱮ ᱵᱚᱱ ᱛᱚᱞ ᱠᱚᱣᱟ᱾ ᱩᱱᱠᱩ ᱞᱮᱠᱟ ᱜᱮ ᱜᱤᱫᱽᱨᱟᱹ ᱵᱮᱲᱟ ᱨᱮᱫᱚ᱾ ᱛᱟᱦᱮᱱ ᱟᱵᱚ ᱟᱲᱟᱜ ᱜᱤᱰᱤ᱾ ᱢᱟᱨᱟᱝ ᱠᱟᱛᱮ ᱫᱚ ᱵᱤᱡᱤ ᱨᱮᱵᱚᱱ ᱛᱟᱦᱮᱱ᱾ ᱵᱟᱝ ᱵᱚᱱ ᱥᱚᱢᱚᱭᱚᱜ ᱛᱤᱠᱤᱱ ᱛᱟᱨᱟᱥᱤᱧ ᱫᱟᱜ ᱢᱟᱹᱰᱤ᱾ ᱵᱮᱱᱟᱣ ᱟᱠᱟᱫ ᱜᱤᱫᱽᱨᱟᱹ ᱜᱤᱛᱤᱞ ᱠᱩᱸᱵᱟᱹ ᱨᱟᱹᱯᱩᱫ ᱠᱟᱛᱮᱫ ᱠᱚ ᱟᱯᱟᱱ ᱟᱹᱯᱤᱱᱚᱜ ᱛᱟᱨᱟᱥᱤᱧ ᱫᱷᱟᱹᱨᱛᱤ ᱯᱩᱨᱤ ᱠᱷᱚᱱ ᱵᱤᱫᱟᱹᱭ ᱵᱚᱱ ᱦᱟᱛᱟᱣ ᱢᱤᱫ ᱫᱤᱱ ᱱᱚᱝᱠᱟ ᱜᱮ ᱡᱤᱭᱚᱱ ᱨᱮ ᱵᱚᱱ ᱨᱟᱹᱥᱠᱟᱹᱭ ᱢᱤᱫ ᱫᱤᱱ ᱵᱟᱹᱨᱥᱤᱧ ᱫᱷᱟᱹᱨᱛᱤ ᱯᱩᱨᱤ ᱠᱷᱚᱱ ᱦᱚᱸ ᱵᱤᱫᱟᱹᱭ ᱵᱚᱱ ᱦᱟᱛᱟᱣ ᱢᱤᱫ ᱫᱤᱱ ᱱᱚᱝᱠᱟ ᱜᱮ ᱡᱤᱭᱚᱱ ᱨᱮ ᱵᱚᱱ ᱨᱟᱹᱥᱠᱟᱹᱭ ᱢᱤᱫ ᱫᱤᱱ ᱵᱟᱹᱨᱥᱤᱧ ᱢᱟ ᱛᱚᱵᱮ ᱢᱩᱪᱟᱹᱫ ᱨᱮ ᱥᱟᱱᱟᱢ ᱠᱚᱜᱮ ᱡᱚᱦᱟᱨ